ᱥᱟᱱᱟᱢ ᱠᱚ ᱡᱚᱦᱟᱨ ᱥᱟᱶᱦᱮᱫ ᱥᱟᱸᱜᱷᱟ ᱨᱮ ᱟᱯᱮ ᱠᱚᱣᱟᱜ ᱥᱟᱹᱜᱩᱱ ᱫᱟᱨᱟᱢ ᱛᱮᱦᱮᱧ ᱫᱚ ᱵᱤᱨ ᱵᱟᱱᱴᱷᱟ ᱵᱟᱵᱟ ᱜᱟᱡᱟᱞ ᱥᱚᱨᱮᱱᱟᱜ ᱡᱤᱭᱚᱱ ᱪᱚᱨᱤᱛ ᱵᱟᱵᱚᱫ ᱵᱚᱱ ᱟᱸᱡᱚᱢᱟ ᱥᱤᱧᱚᱛ ᱫᱤᱥᱚᱢ ᱨᱮ ᱟᱭᱢᱟ ᱦᱩᱨᱜᱟᱹᱨᱤᱭᱟᱹ ᱯᱷᱩᱨᱜᱟᱹᱞ ᱞᱟᱹᱜᱤᱫ ᱦᱩᱞ ᱞᱮᱫᱟ ᱠᱚ ᱟᱭᱢᱟ ᱱᱟᱜᱟᱢᱤᱭᱟᱹ ᱥᱤᱧᱚᱛ ᱫᱤᱥᱚᱢ ᱨᱮᱱᱟᱜ ᱨᱟᱱᱟᱲ ᱧᱮᱯᱮᱫᱤᱭᱟᱹ ᱵᱟᱵᱚᱛ ᱠᱚ ᱚᱞ ᱟᱠᱟᱫᱼᱟ᱾ ᱢᱮᱱᱠᱷᱟᱱ ᱱᱤᱛ ᱦᱚᱸ ᱟᱵᱚ ᱠᱷᱮᱨᱣᱟᱲ ᱦᱚᱯᱚᱱᱟᱜ ᱱᱟᱜᱟᱢ ᱫᱚ ᱫᱷᱩᱸᱫᱽ ᱠᱚᱭᱲᱟ ᱛᱮ ᱮᱥᱮᱫ ᱟᱠᱟᱱᱟ᱾ ᱱᱚᱝᱠᱟ ᱜᱮ ᱡᱷᱟᱨᱠᱷᱚᱸᱰ ᱫᱤᱥᱚᱢ ᱨᱮ ᱟᱭᱢᱟ ᱦᱩᱞᱜᱟᱹᱨᱤᱭᱟᱹ ᱯᱷᱩᱨᱜᱟᱹᱞ ᱞᱟᱹᱜᱤᱫ ᱞᱟᱹᱲᱦᱟᱹᱭ ᱞᱮᱫᱟ ᱠᱚ᱾ ᱢᱮᱱᱠᱷᱟᱱ ᱱᱤᱛ ᱦᱚᱸ ᱱᱟᱜᱟᱢ ᱨᱮ ᱧᱩᱛᱩᱢ ᱜᱮ ᱵᱟᱹᱱᱩᱜᱼᱟ᱾ ᱱᱚᱝᱠᱟ ᱜᱮ ᱢᱤᱫ ᱧᱩᱛᱩᱢ ᱵᱤᱨ ᱵᱟᱱᱴᱷᱟ ᱵᱟᱵᱟ ᱵᱟᱹᱡᱟᱹᱞ ᱥᱚᱨᱮᱱ ᱡᱷᱟᱨᱠᱷᱚᱸᱰ ᱯᱚᱱᱚᱛ ᱨᱮᱱᱟᱜ ᱜᱳᱰᱰᱟ ᱡᱤᱞᱟ ᱥᱩᱱᱫᱚᱨ ᱯᱟᱦᱟᱲᱤ ᱵᱞᱚᱠ ᱵᱟᱨᱤᱥᱴᱟᱱ ᱠᱟᱞᱦᱟᱡᱚᱨ ᱟᱹᱛᱩ ᱨᱮ ᱥᱚᱨᱮᱱ ᱚᱲᱟᱜ ᱨᱮ ᱟᱡᱟᱜ ᱡᱟᱱᱟᱢ ᱦᱩᱭ ᱞᱮᱱᱟ ᱟᱹᱛᱩ ᱥᱩᱨ ᱨᱤᱱ ᱦᱚᱲ ᱟᱨ ᱠᱷᱚᱸᱫᱽᱨᱚᱫᱤᱭᱟᱹ ᱠᱚᱠᱚ ᱞᱟᱹᱭᱟ ᱟᱡ ᱨᱤᱱ ᱚᱲᱟᱜ ᱦᱚᱲ ᱟᱨ ᱟᱡ ᱟᱭᱳ ᱠᱤᱱ ᱛᱟᱦᱮᱸ ᱠᱟᱱᱟ ᱱᱚᱝᱠᱟ ᱠᱚ ᱞᱟᱹᱭᱟ ᱥᱮᱨᱟᱣᱱᱤ ᱵᱟᱡᱟᱨ ᱨᱮ ᱢᱮᱱᱟᱭ ᱢᱟᱦᱟᱡᱚᱱ ᱨᱩᱯᱩ ᱥᱤᱝ ᱛᱟᱢᱵᱽᱞᱤ ᱛᱤᱞᱤ ᱟᱵᱚ ᱦᱚᱲ ᱠᱚ ᱪᱮᱛᱟᱱ ᱨᱮ ᱰᱚᱰᱚᱡ ᱠᱚᱪᱞᱚᱱᱰ ᱟᱨ ᱢᱟᱞᱜᱩᱡᱟᱨᱤ ᱠᱚ ᱵᱟᱹᱲᱛᱤ ᱠᱟᱛᱮ ᱦᱟᱛᱟᱣᱮᱫ ᱛᱟᱦᱮᱸᱫ ᱟᱝᱜᱽᱨᱮᱡᱽ ᱠᱚᱣᱟᱜ ᱟᱵᱚᱨᱮᱱ ᱛᱤᱨᱞᱟᱹ ᱪᱮᱛᱟᱱ ᱨᱮ ᱵᱟᱹᱲᱤᱡ ᱱᱟᱦᱟᱪᱟᱨ ᱠᱚ ᱵᱟᱹᱲᱛᱤ ᱤᱫᱤᱜ ᱠᱟᱱ ᱛᱟᱦᱮᱸᱫ ᱟᱨ ᱱᱚᱛᱮ ᱢᱟᱦᱟᱡᱚᱱᱟᱜ ᱡᱟᱹᱨᱤ ᱱᱚᱪᱮ ᱵᱟᱡᱟᱞ ᱫᱚ ᱱᱚᱣᱟ ᱠᱚ ᱧᱮᱞᱛᱮ ᱟᱹᱰᱤ ᱵᱟᱹᱲᱛᱤ ᱨᱟᱹᱜᱤ ᱞᱮᱱᱟ᱾ ᱩᱱᱨᱮ ᱠᱷᱚᱵᱚᱨ ᱥᱮᱴᱮᱨᱮᱱᱟ ᱯᱟᱸᱪ ᱠᱟᱹᱴᱷᱤᱭᱟᱹ ᱵᱟᱲᱮ ᱵᱩᱴᱟᱹ ᱨᱮ ᱥᱤᱫᱩ ᱠᱟᱹᱱᱩ ᱠᱤᱱ ᱠᱩᱞ ᱟᱠᱟᱫᱼᱟ᱾ ᱱᱚᱣᱟ ᱢᱤᱫᱩᱱ ᱨᱮ ᱤᱝᱨᱮᱡᱽ ᱠᱚ ᱛᱩᱞᱩᱡ ᱦᱩᱞ ᱵᱟᱵᱚᱛ ᱠᱚ ᱜᱟᱞᱚᱪ ᱞᱮᱫᱟ᱾ ᱱᱚᱸᱰᱮ ᱠᱷᱚᱱ ᱨᱩᱣᱟᱹᱲ ᱠᱟᱛᱮ ᱟᱨᱦᱚᱸ ᱢᱟᱦᱟᱡᱚᱱ ᱨᱩᱯᱩ ᱥᱤᱝ ᱛᱟᱢᱵᱽᱞᱤ ᱠᱷᱟᱡᱽᱱᱟ ᱟᱹᱫᱟᱹᱭ ᱮ ᱦᱮᱡ ᱞᱮᱱᱟ ᱟᱨ ᱠᱷᱟᱡᱽᱱᱟ ᱡᱩᱫᱤ ᱵᱟᱭ ᱧᱟᱢ ᱠᱷᱟᱱ ᱵᱷᱤᱰᱤ, ᱢᱮᱨᱚᱢ, ᱰᱟᱹᱭᱨᱤ ᱟᱨ ᱵᱟᱝᱢᱟ ᱚᱛ ᱦᱟᱥᱟ ᱠᱚᱭ ᱦᱟᱛᱟᱣ ᱮ ᱢᱮᱱ ᱮᱫᱟ᱾ ᱵᱟᱡᱟᱞ ᱮ ᱢᱮᱱ ᱠᱮᱫᱟ᱾ ᱥᱟᱦᱟᱵ ᱠᱷᱟᱡᱽᱱᱟᱧ ᱮᱢᱟᱢᱟ ᱫᱮᱞᱟ ᱱᱟᱜ ᱩᱱ ᱚᱱᱟ ᱵᱟᱹᱫᱽ ᱠᱚᱨᱮᱱᱟᱜ ᱵᱟᱡᱟᱞ ᱠᱟᱹᱯᱤᱛᱮ ᱩᱫᱩᱜ ᱠᱟᱛᱮ ᱢᱮᱱ ᱢᱮᱱ ᱛᱩᱞᱩᱡ ᱚᱠᱛᱚ ᱧᱮᱞ ᱠᱟᱛᱮ ᱨᱩᱯᱩ ᱥᱤᱝ ᱛᱟᱢᱵᱽᱞᱤ ᱫᱚᱭ ᱦᱮᱞᱮᱡ ᱠᱮᱫᱮᱭᱟ ᱟᱨ ᱵᱚᱦᱚᱜ ᱫᱚ ᱥᱟᱣᱞᱟ ᱰᱩᱝᱨᱤ ᱱᱤᱛ ᱫᱚ ᱵᱟᱡᱟᱞ ᱰᱩᱝᱨᱤ ᱫᱷᱤᱨᱤ ᱦᱩᱴᱩᱵ ᱞᱟᱛᱟᱨ ᱨᱮ ᱵᱚᱦᱚᱜ ᱫᱚᱭ ᱛᱚᱯᱟ ᱞᱮᱫᱼᱟ ᱚᱱᱟ ᱥᱟᱣᱞᱟ ᱰᱩᱝᱨᱤ ᱨᱮ ᱢᱮᱱᱟᱜ ᱥᱟᱨᱡᱚᱢ ᱫᱟᱨᱮ ᱰᱩᱰᱨᱩ ᱨᱮ ᱡᱟᱦᱮᱨ ᱟᱭᱳᱣᱟᱜ ᱛᱷᱩᱢ ᱫᱟᱲᱮ ᱛᱮᱭ ᱛᱟᱦᱮᱸ ᱞᱮᱱᱟ ᱩᱱ ᱚᱠᱛᱚ ᱨᱮ ᱢᱟᱨᱥᱟᱞ ᱞᱚ ᱞᱟᱹᱜᱩ ᱞᱮᱱᱟ ᱟᱝᱜᱽᱨᱮᱡᱽ ᱥᱚᱨᱠᱟᱨ ᱵᱟᱡᱮᱞ ᱥᱟᱵ ᱞᱟᱹᱜᱤᱫ ᱯᱷᱟᱹᱫᱽ ᱠᱚᱭ ᱵᱷᱮᱡᱟ ᱠᱮᱫ ᱠᱚᱣᱟᱭ ᱢᱮᱱᱠᱷᱟᱱ ᱚᱠᱟ ᱨᱮᱦᱚᱸ ᱵᱟᱠᱚ ᱧᱟᱢ ᱞᱮᱫᱮᱭᱟ᱾ ᱟᱝᱜᱽᱨᱮᱡᱽ ᱠᱚ ᱵᱟᱡᱮᱞ ᱥᱟᱵ ᱞᱟᱹᱜᱤᱫ ᱟᱹᱰᱤ ᱢᱟᱨᱟᱝ ᱯᱟᱛᱟ ᱠᱚ ᱥᱟᱯᱲᱟᱣ ᱠᱮᱫᱼᱟ᱾ ᱯᱟᱛᱟ ᱨᱮ ᱟᱭᱢᱟ ᱟᱵᱚ ᱦᱚᱲ ᱠᱚᱠᱚ ᱛᱟᱦᱮᱸ ᱞᱮᱱ ᱠᱷᱟᱹᱛᱤᱨ ᱵᱟᱡᱮᱞ ᱢᱟ ᱟᱹᱰᱤ ᱜᱮ ᱨᱩᱥᱤᱠᱟ ᱦᱚᱲ ᱫᱚ ᱥᱚᱸᱜᱮ ᱨᱮᱜᱮ ᱛᱤᱨᱭᱳ ᱵᱟᱱᱟᱢ ᱛᱟᱭ ᱛᱟᱦᱮᱸ ᱠᱚᱜᱼᱟ᱾ ᱚᱱᱠᱟ ᱛᱮ ᱨᱟᱹᱥᱠᱟᱹ ᱵᱟᱭ ᱥᱟᱢᱲᱟᱣ ᱞᱟᱫ ᱛᱮ ᱟᱡ ᱦᱚᱸ ᱯᱟᱛᱟ ᱨᱮ ᱟᱹᱰᱤ ᱜᱮᱭ ᱠᱷᱩᱲ ᱞᱟᱫᱼᱟ᱾ ᱤᱝᱨᱮᱡᱽ ᱠᱚ ᱟᱵᱚ ᱦᱚᱲ ᱠᱚ ᱠᱩᱞᱤ ᱵᱟᱲᱟ ᱠᱮᱫ ᱠᱚ ᱛᱟᱦᱮᱸᱫ ᱢᱮᱱᱠᱷᱟᱱ ᱵᱟᱝ ᱠᱚ ᱞᱟᱹᱭᱟᱫ ᱠᱚᱣᱟ ᱟᱹᱰᱤ ᱜᱟᱱ ᱦᱚᱲ ᱠᱚ ᱢᱩᱫᱽ ᱨᱮᱦᱚᱸ ᱵᱟᱡᱟᱞᱟᱜ ᱨᱩ ᱨᱟᱦᱟ ᱮᱱᱮᱡ ᱥᱮᱨᱮᱧ ᱛᱮᱠᱚ ᱴᱷᱤᱠᱟᱹ ᱠᱮᱫᱮᱭᱟ ᱯᱷᱟᱹᱫ ᱠᱚ ᱵᱟᱡᱟᱞ ᱠᱚ ᱥᱟᱵ ᱠᱮᱫᱮᱭᱟ ᱟᱨ ᱥᱤᱣᱲᱤ ᱡᱮᱞ ᱛᱮᱠᱚ ᱤᱫᱤ ᱠᱮᱫᱮᱭᱟ ᱚᱸᱰᱮ ᱠᱷᱚᱱ ᱵᱷᱟᱜᱚᱞᱯᱩᱨ ᱛᱮ ᱯᱷᱟᱹᱥᱤ ᱞᱟᱹᱜᱤᱫ ᱠᱚ ᱤᱫᱤ ᱠᱮᱫᱮᱭᱟ ᱵᱷᱟᱜᱚᱞᱯᱩᱨ ᱡᱮᱞ ᱨᱮ ᱟᱭᱢᱟ ᱦᱚᱲ ᱠᱚᱠᱚ ᱛᱟᱦᱮᱸ ᱠᱟᱱᱟ ᱫᱩᱠ ᱦᱟᱨᱠᱮᱛ ᱛᱮᱠᱚ ᱨᱟᱜ ᱡᱚᱝ ᱠᱟᱱ ᱛᱟᱦᱮᱸᱫ ᱢᱮᱱᱠᱷᱟᱱ ᱵᱟᱡᱟᱞ ᱫᱚ ᱨᱟᱹᱥᱠᱟᱹ ᱜᱮ ᱢᱚᱡᱽ ᱛᱮ ᱛᱟᱦᱮᱸ ᱞᱮᱱᱟ ᱠᱚᱞᱜᱟ ᱵᱟᱱᱟᱢ ᱟᱨ ᱛᱤᱨᱭᱳ ᱜᱮ ᱛᱟᱭ ᱜᱟᱛᱮ ᱛᱟᱦᱮᱸ ᱠᱟᱱᱟ ᱟᱡᱟᱜ ᱛᱤᱨᱭᱳ ᱨᱟᱦᱟ ᱟᱹᱰᱤ ᱜᱮ ᱢᱚᱡᱽ ᱢᱚᱱᱮ ᱡᱤᱣᱤ ᱠᱚ ᱨᱟᱲᱮᱡᱚᱜ ᱞᱮᱠᱟ ᱡᱮᱞᱟᱨ ᱥᱟᱦᱟᱵ ᱨᱤᱱ ᱢᱤᱫᱴᱟᱝ ᱦᱚᱯᱚᱱ ᱮᱨᱟᱭ ᱛᱟᱦᱮᱸ ᱠᱟᱱᱟ ᱧᱩᱛᱩᱢ ᱫᱚ ᱛᱟᱭ ᱢᱮᱱᱟ ᱟᱫᱚ ᱟᱡ ᱵᱟᱵᱟ ᱜᱮᱭ ᱠᱩᱞᱤᱭᱮ ᱠᱟᱱᱟ ᱚᱠᱚᱭ ᱵᱟ ᱱᱚᱝᱠᱟ ᱛᱤᱨᱭᱳ ᱫᱚᱭ ᱚᱨᱚᱝ ᱮᱫᱟ ᱢᱚᱱᱮ ᱡᱤᱣᱤ ᱠᱚ ᱪᱷᱤᱞᱠᱟᱹᱜ ᱠᱟᱱ ᱛᱤᱧᱟ ᱧᱮᱧᱮᱞ ᱥᱟᱱᱟᱧ ᱠᱟᱱᱟ ᱡᱮᱞᱟᱨ ᱢᱮᱱ ᱨᱩᱣᱟᱹᱲ ᱠᱮᱫᱟᱭ ᱵᱤᱴᱤ ᱱᱩᱭ ᱫᱚ ᱜᱟᱯᱟ ᱠᱚ ᱯᱷᱟᱹᱥᱤᱭᱮ ᱞᱟᱹᱜᱤᱫ ᱜᱟᱯᱟ ᱜᱮ ᱵᱷᱳᱨ ᱨᱮ ᱧᱮᱞᱮ ᱢᱮ ᱱᱟᱦᱟᱜ ᱫᱚᱥᱟᱨ ᱦᱤᱞᱳᱜ ᱥᱮᱛᱟᱜ ᱪᱟᱸᱫᱚ ᱨᱟᱠᱟᱵ ᱞᱟᱦᱟ ᱵᱟᱡᱟᱞ ᱯᱷᱟᱹᱥᱤ ᱚᱲᱟᱜ ᱛᱮᱠᱚ ᱤᱫᱤ ᱠᱮᱫᱮᱭᱟ ᱩᱱ ᱚᱠᱛᱚ ᱢᱤᱱᱟ ᱧᱮᱞᱮ ᱠᱟᱱᱟᱭ ᱩᱱᱟᱹᱜ ᱱᱟᱯᱟᱭ ᱨᱩᱥᱤᱠᱟ ᱦᱚᱲ ᱱᱩᱭ ᱫᱚ ᱯᱟᱞᱮᱱ ᱵᱟᱭ ᱜᱩᱱᱟᱹ ᱠᱮᱭᱟ ᱡᱟᱦᱟᱱᱟᱜ ᱜᱮ ᱯᱟᱞᱮᱱ ᱛᱟᱢᱞᱮᱭ ᱜᱩᱱᱟᱹ ᱞᱮᱱᱟ ᱚᱱᱟᱛᱮᱭ ᱜᱚᱡ ᱠᱮᱫᱮᱭᱟ ᱯᱷᱟᱹᱥᱤ ᱞᱟᱦᱟ ᱨᱮᱠᱚ ᱠᱩᱞᱤ ᱠᱮᱫᱮᱭᱟ ᱟᱢᱟᱜ ᱢᱩᱪᱟᱹᱫ ᱤᱪᱪᱷᱟ ᱫᱚ ᱪᱮᱫ ᱵᱟᱡᱟᱞᱮ ᱢᱮᱱ ᱠᱮᱫᱟ ᱤᱧᱟᱹᱜ ᱥᱟᱯᱟᱵ ᱠᱚᱧ ᱚᱨᱚᱝᱟ ᱟᱫᱚ ᱠᱚ ᱟᱹᱜᱩᱣᱟᱫᱮᱭᱟ ᱵᱟᱡᱟᱞ ᱛᱤᱨᱭᱳᱭ ᱚᱨᱚᱝ ᱠᱮᱫᱟ ᱧᱚᱦᱚᱲ ᱧᱚᱦᱚᱲ ᱟᱹᱰᱤ ᱜᱷᱟᱹᱲᱤᱠ ᱯᱷᱟᱹᱥᱤ ᱚᱠᱛᱚ ᱠᱚ ᱯᱟᱨᱚᱢ ᱮᱱᱟ ᱡᱮᱞᱮᱨ ᱟᱨ ᱡᱟᱞᱞᱟᱫ ᱚᱠᱚᱭ ᱦᱚᱸ ᱯᱷᱟᱹᱥᱤ ᱨᱮᱱᱟᱜ ᱚᱠᱛᱚ ᱜᱮ ᱵᱟᱹᱠᱤᱱ ᱛᱷᱤᱛ ᱞᱮᱫᱟ ᱟᱫᱚ ᱚᱸᱰᱮ ᱠᱷᱚᱱ ᱵᱷᱳᱨ ᱛᱮᱠᱚ ᱚᱰᱚᱠ ᱤᱫᱤ ᱠᱮᱫᱮᱭᱟ ᱟᱨ ᱡᱮᱞᱮᱨ ᱦᱚᱯᱚᱱ ᱮᱨᱟ ᱥᱟᱶ ᱠᱚ ᱵᱟᱯᱞᱟ ᱠᱟᱫᱮᱭᱟ ᱚᱱᱟ ᱡᱮᱞ ᱨᱮ ᱵᱟᱡᱟᱞᱟᱜ ᱧᱩᱛᱩᱢᱟᱜ ᱠᱟᱜᱚᱡᱽ ᱠᱚ ᱢᱮᱴᱟᱣ ᱠᱮᱫᱟ ᱢᱮᱱᱟᱠᱚ ᱱᱤᱛ ᱦᱚᱸ ᱤᱝᱞᱮᱱᱰ ᱨᱮ ᱞᱚᱞᱚᱵᱤᱨ ᱢᱟᱭᱟᱢ ᱵᱚᱱᱥᱚ ᱢᱮᱱᱟᱜ ᱠᱚ ᱜᱮᱭᱟ ᱵᱟᱡᱟᱞᱟᱜ ᱱᱟᱜᱟᱢ ᱫᱚ ᱱᱤᱛ ᱥᱮᱨᱮᱧ ᱠᱚᱨᱮ ᱜᱮ ᱟᱸᱡᱚᱢᱚᱜᱼᱟ ᱥᱮᱨᱮᱧ ᱨᱮᱱᱟᱜ ᱵᱟᱠᱷᱮᱲ ᱴᱷᱮᱱ ᱚᱠᱚᱭ ᱦᱩᱠᱩᱢ ᱛᱮ ᱵᱟᱡᱟᱞ ᱚᱠᱚᱭ ᱵᱚᱞᱮ ᱛᱮ ᱨᱩᱯᱩ ᱥᱤᱝ ᱛᱟᱢᱞᱤᱢ ᱦᱮᱞᱮᱡ ᱠᱮᱫᱮᱭᱟ ᱥᱤᱫᱩ ᱦᱩᱠᱩᱢ ᱛᱮ ᱱᱟᱭᱩ ᱠᱟᱹᱱᱦᱩ ᱵᱚᱞᱮ ᱛᱮ ᱨᱩᱯᱩ ᱥᱤᱝ ᱛᱟᱢᱞᱤᱧ ᱦᱮᱞᱮᱡ ᱠᱮᱫᱮᱭᱟ ᱛᱤ ᱨᱮ ᱛᱟᱢ ᱥᱤᱠᱲᱤ ᱵᱟᱡᱟᱞ ᱡᱟᱸᱜᱟ ᱨᱮ ᱛᱟᱢ ᱯᱟᱹᱭᱲᱤ ᱟᱢ ᱫᱚᱢ ᱪᱟᱞᱟᱜ ᱵᱟᱡᱟᱞ ᱡᱤᱣᱤ ᱡᱤᱭᱚᱱ ᱛᱮ ᱚᱠᱚᱭ ᱦᱩᱠᱩᱢ ᱛᱮ ᱵᱟᱡᱟᱞ ᱚᱠᱚᱭ ᱵᱚᱞ ᱞᱮᱛᱮ ᱨᱩᱯᱩ ᱥᱤᱝ ᱛᱟᱢᱵᱽᱞᱤᱢ ᱦᱮᱞᱮᱡ ᱠᱮᱫᱮᱭᱟ ᱥᱤᱫᱩ ᱦᱩᱠᱩᱢ ᱛᱮ ᱱᱟᱭᱚ ᱠᱟᱹᱱᱦᱩ ᱵᱚᱞ ᱞᱮᱛᱮ ᱨᱩᱯᱩ ᱥᱤᱝ ᱛᱟᱢᱵᱽᱞᱤᱧ ᱦᱮᱞᱮᱡ ᱠᱮᱫᱮᱭᱟ ᱛᱤ ᱨᱮᱛᱤᱧ ᱛᱤᱨᱭᱚ ᱱᱟᱭᱚ ᱰᱟᱸᱰᱟ ᱨᱮᱛᱤᱧ ᱠᱚᱞᱜᱟ ᱵᱟᱱᱟᱢ ᱱᱤᱱᱫᱩᱧ ᱪᱟᱞᱟᱜ ᱠᱟᱱᱟ ᱱᱟᱭᱚ ᱡᱤᱣᱤᱧ ᱮᱢᱚᱜ ᱛᱮ ᱵᱟᱡᱟᱞ ᱵᱟᱵᱟ ᱧᱩᱛᱩᱢ ᱛᱮ ᱜᱚᱰᱰᱟ ᱨᱮ ᱟᱭᱢᱟ ᱡᱟᱭᱜᱟ ᱨᱮ ᱯᱟᱛᱟ ᱠᱚ ᱠᱚᱨᱟᱣ ᱚᱪᱚᱭᱟ ᱟᱹᱠᱤᱱᱟᱜ ᱡᱟᱱᱟᱢ ᱢᱟᱦᱟ ᱠᱚ ᱵᱩᱴᱟᱹ ᱥᱟᱺᱦᱤᱡ ᱚᱞ ᱪᱮ ᱠᱷᱚᱸᱫᱽᱨᱚᱱ ᱵᱟᱝ ᱦᱩᱭ ᱟᱠᱟᱱ ᱠᱷᱟᱹᱛᱤᱨ ᱟᱹᱠᱤᱱᱟᱜ ᱡᱤᱭᱚᱱ ᱪᱩᱨᱤᱛ ᱫᱚ ᱟᱫᱷᱟ ᱜᱮᱭᱟ ᱢᱟ ᱛᱚᱵᱮ ᱟᱨ ᱫᱚᱦᱲᱟ ᱛᱮ ᱥᱟᱱᱟᱢ ᱠᱚ ᱡᱚᱦᱟᱨ